ᱪᱚᱞᱚ ᱵᱚᱱ ᱚᱸᱰᱮ ᱵᱚᱱ ᱧᱮᱞ ᱠᱚᱣᱟ ᱪᱮᱫ ᱞᱮᱠᱟ ᱯᱨᱮᱠᱴᱤᱥ ᱮᱫᱟ ᱠᱚ ᱯᱷᱩᱴᱵᱚᱞ ᱟᱨ ᱤᱧ ᱦᱚᱸ ᱚᱸᱰᱮ ᱟᱠᱚ ᱥᱟᱞᱟᱜ ᱯᱷᱩᱴᱵᱚᱞ ᱤᱧ ᱯᱨᱮᱠᱴᱤᱥ ᱮᱫᱟ ᱛᱚᱵᱮ ᱢᱟ ᱛᱚᱵᱮ ᱠᱷᱟᱱ ᱧᱮᱞ ᱥᱟᱸᱜᱮ ᱟᱵᱚᱱ ᱪᱮᱫ ᱞᱮᱠᱟ ᱦᱟᱸᱜ ᱯᱷᱩᱴᱵᱚᱞ ᱠᱚ ᱯᱨᱮᱠᱴᱤᱥ ᱮᱫᱟ ᱠᱩᱞᱤ ᱠᱚᱣᱟ ᱵᱚᱱ ᱟᱨ ᱪᱮᱫ ᱞᱮᱠᱟ ᱯᱮ ᱪᱮᱫ ᱞᱮᱠᱟ ᱠᱚ ᱯᱨᱮᱠᱴᱤᱥ ᱮᱫᱟ ᱪᱮᱫ ᱞᱮᱠᱟ ᱚᱠᱟ ᱠᱚᱨᱮᱜ ᱢᱮᱪ ᱠᱚ ᱠᱷᱮᱞᱚᱜ ᱢᱟ ᱛᱚᱵᱮ ᱠᱷᱟᱱ ᱯᱷᱟᱭᱱᱟᱞᱤ ᱤᱧ ᱱᱚᱣᱟ ᱰᱮᱥᱴᱤᱱᱮᱥᱚᱱ ᱚᱠᱟ ᱯᱩᱲᱤᱭᱟᱹ ᱠᱟᱛᱷᱟᱧ ᱞᱟᱹᱭᱮᱫ ᱛᱟᱦᱮᱸᱫ ᱚᱱᱟ ᱯᱩᱲᱤᱭᱟᱹᱧ ᱥᱮᱴᱮᱨ ᱴᱷᱤᱠ ᱠᱟᱱᱟ ᱦᱮᱡ ᱟᱠᱟᱱᱟ ᱠᱚ ᱡᱚᱛᱚ ᱯᱞᱮᱭᱟᱨᱥ ᱠᱚ ᱦᱮᱡ ᱪᱟᱵᱟ ᱟᱠᱟᱱᱟ ᱤᱧ ᱜᱤᱧ ᱛᱟᱭᱱᱚᱢᱚᱜ ᱠᱟᱱᱟ ᱟᱨ ᱱᱩᱠᱩ ᱦᱚᱞᱟ ᱪᱤᱠᱮᱱ ᱡᱚᱢ ᱠᱟᱛᱮᱫ ᱯᱟᱞᱮ ᱠᱚ ᱯᱩᱨᱟᱹ ᱡᱷᱟᱲᱟ ᱪᱟᱵᱟᱭᱮᱱᱟ ᱠᱚ ᱵᱟᱠᱚ ᱦᱮᱡ ᱟᱠᱟᱱᱟ ᱟᱞᱮ ᱵᱟᱯᱞᱟ ᱠᱚᱲᱟ ᱟᱨ ᱤᱭᱟᱹ ᱰᱟᱺᱜᱩᱣᱟᱹ ᱠᱚᱲᱟ ᱠᱷᱮᱞᱳ ᱦᱩᱭᱩᱜᱼᱟ ᱢᱮᱱᱛᱮ ᱢᱮᱪ ᱛᱚ ᱱᱩᱭ ᱧᱮᱞᱮ ᱠᱟᱱᱟ ᱯᱮ ᱟᱞᱮ ᱰᱤᱯᱷᱮᱱᱥ ᱦᱟᱨᱰ ᱰᱤᱯᱷᱮᱱᱥ ᱠᱟᱱ ᱛᱟᱞᱮ ᱟᱨ ᱱᱩᱭ ᱢᱤᱫᱴᱤᱡ ᱟᱨ ᱧᱩᱛᱩᱢ ᱠᱟᱹᱴᱤᱡ ᱞᱟᱹᱭ ᱧᱚᱜᱽ ᱢᱮ ᱟᱨ ᱟᱹᱵᱤᱱᱟᱜ ᱠᱟᱹᱴᱤᱡ ᱧᱩᱛᱩᱢ ᱞᱟᱹᱭ ᱵᱤᱱ ᱵᱟᱵᱟ ᱟᱨ ᱟᱢ ᱫᱚ ᱟᱹᱞᱤᱧ ᱫᱚ ᱵᱚᱰᱚ ᱚ ᱦᱚᱸ ᱵᱚᱰᱚ ᱠᱚ ᱪᱤᱱᱦᱟᱹᱣ ᱠᱮᱫ ᱞᱤᱧᱟ ᱚ ᱦᱚᱸ ᱟᱨ ᱟᱢ ᱫᱚ ᱚᱠᱚᱭ ᱵᱚᱱᱴᱤ ᱢᱩᱨᱢᱩ ᱵᱟ ᱦᱳᱭ ᱤᱧ ᱫᱚ ᱫᱤᱯᱚᱠ ᱢᱩᱱᱰᱨᱤ ᱠᱟᱹᱱᱟᱹᱧ ᱦᱚᱸ ᱦᱚᱸ

ᱦᱚᱲᱤᱧ ᱵᱚᱲ

ᱛᱮᱦᱮᱧ ᱫᱚᱞᱮ ᱢᱮᱪ ᱞᱮ ᱫᱚᱦᱚ ᱞᱟᱜᱼᱟ ᱵᱟᱯᱞᱟ ᱠᱚᱲᱟ ᱟᱨ ᱰᱟᱺᱜᱩᱣᱟᱹ ᱠᱚᱲᱟ ᱵᱟᱠᱷᱨᱟ ᱵᱟᱯᱞᱟ ᱠᱚᱲᱟ ᱟᱨ ᱰᱟᱺᱜᱩᱣᱟᱹ ᱠᱚᱲᱟ ᱦᱚᱞᱟ ᱵᱷᱚᱡᱤ ᱵᱟᱲᱟ ᱠᱮᱜᱼᱟ ᱞᱮ ᱵᱷᱚᱡᱤ ᱵᱟᱲᱟ ᱨᱮ ᱟᱫᱚ ᱢᱮᱱ ᱠᱮᱜ ᱛᱟᱞᱮᱭᱟ ᱠᱚ ᱡᱮ ᱜᱟᱯᱟ ᱫᱚ ᱢᱮᱪ ᱵᱚ ᱠᱷᱮᱞᱟ ᱵᱟᱯᱞᱟ ᱠᱚᱲᱟ ᱟᱨ ᱰᱟᱺᱜᱩᱣᱟᱹ ᱠᱚᱲᱟ ᱛᱚ ᱛᱮᱦᱮᱧ ᱟᱫᱚ ᱚᱱᱟᱛᱮ ᱠᱚᱱ ᱯᱨᱮᱠᱴᱤᱥ ᱠᱚᱦᱚᱸ ᱵᱟᱝ ᱦᱩᱭ ᱞᱮᱱᱟ ᱟᱨ ᱧᱮᱞ ᱵᱟᱲᱟ ᱠᱮᱜᱼᱟ ᱯᱮ ᱱᱚᱜᱼᱚᱭ ᱱᱚᱝᱠᱟ ᱜᱮᱞᱮ ᱯᱨᱮᱠᱴᱤᱥ ᱵᱟᱲᱟᱭᱮᱜᱼᱟ ᱟᱨ ᱛᱟᱨᱯᱚᱨᱮ ᱥᱤᱛᱩᱝ ᱦᱚᱸ ᱫᱚᱢᱮ ᱥᱤᱛᱩᱝ ᱠᱟᱱᱟ ᱚᱱᱟ ᱠᱷᱟᱹᱛᱤᱨ ᱛᱮ ᱟᱫᱚ ᱤᱱᱠᱟᱹ ᱦᱟᱞᱠᱟ ᱯᱷᱩᱞᱠᱟ ᱞᱮ ᱯᱨᱮᱠᱴᱤᱥ ᱵᱟᱲᱟ ᱧᱚᱜ ᱠᱮᱜᱼᱟ ᱢᱮᱪ ᱨᱮᱫᱚ ᱛᱮᱦᱮᱧ ᱟᱫᱚ ᱰᱟᱺᱜᱩᱣᱟᱹ ᱠᱚᱲᱟ ᱟᱨ ᱵᱟᱯᱞᱟ ᱠᱚᱲᱟ ᱵᱷᱤᱛᱤᱨ ᱨᱮᱫᱚ ᱟᱞᱮ ᱞᱮ ᱫᱟᱲᱮᱭᱮᱱᱟ ᱵᱟᱯᱞᱟ ᱠᱚᱲᱟ ᱢᱟ ᱛᱚᱵᱮ ᱠᱷᱟᱱ ᱫᱚ ᱱᱚᱝᱠᱟ ᱜᱮ ᱡᱩᱫᱤ ᱵᱷᱤᱰᱤᱭᱳ ᱯᱮ ᱠᱩᱥᱤᱭᱟᱜ ᱠᱟᱱ ᱛᱤᱧᱟᱹ ᱛᱚᱵᱮ ᱞᱟᱭᱤᱠ ᱛᱤᱧ ᱯᱮ ᱟᱨ ᱪᱮᱫ ᱠᱚᱧ ᱵᱷᱩᱞᱮᱜᱼᱟ ᱚᱱᱟ ᱠᱚ ᱠᱚᱢᱮᱱᱴ ᱢᱟᱫᱽᱫᱷᱚᱢ ᱛᱮ ᱞᱟᱹᱭᱟᱹᱧ ᱯᱮ ᱟᱨ ᱱᱚᱝᱠᱟ ᱜᱮ ᱢᱳᱴᱤᱵᱷᱮᱴᱤᱧ ᱛᱟᱵᱚᱱ ᱯᱮ ᱟᱨ ᱱᱮᱠᱥᱴ ᱵᱷᱤᱰᱤᱭᱳ ᱵᱮᱱᱟᱣ ᱞᱟᱹᱜᱤᱫ ᱛᱮ ᱟᱨ ᱢᱟ ᱛᱚᱵᱮ ᱠᱷᱟᱱ ᱱᱚᱣᱟ ᱪᱮᱱᱮᱞ ᱛᱤᱧ ᱥᱟᱵᱥᱠᱨᱟᱭᱤᱵᱽ ᱠᱟᱛᱮ ᱫᱚᱦᱚ ᱠᱟᱜ ᱯᱮ ᱡᱟᱦᱟᱸ ᱡᱩᱫᱤ ᱯᱮ ᱥᱟᱵᱥᱠᱨᱟᱭᱤᱵᱽ ᱠᱟᱛᱮ ᱯᱮ ᱫᱚᱦᱚ ᱠᱟᱜ ᱠᱟᱱᱟ ᱛᱚᱵᱮ ᱡᱟᱦᱟᱱᱟᱜ ᱵᱷᱤᱰᱤᱭᱳᱧ ᱟᱲᱟᱜᱟ ᱛᱚᱵᱮ ᱟᱯᱮ ᱯᱮ ᱧᱟᱢ ᱫᱟᱲᱮᱭᱟᱜᱼᱟ ᱱᱳᱴᱤᱯᱷᱤᱠᱮᱥᱚᱱ ᱦᱚᱸ ᱡᱳ ᱵᱮᱞ ᱟᱭᱠᱚᱱ ᱦᱚᱸ ᱚᱛᱟ ᱧᱚᱜ ᱠᱟᱜ ᱯᱮ ᱚᱱᱟ ᱵᱮᱞ ᱟᱭᱠᱚᱱ ᱯᱮ ᱚᱛᱟ ᱠᱟᱜ ᱠᱷᱟᱱ ᱚᱱᱟ ᱱᱳᱴᱤᱯᱷᱤᱠᱮᱥᱚᱱ ᱦᱚᱸ ᱟᱯᱮ ᱴᱷᱮᱱ ᱥᱮᱴᱮᱨᱚᱜᱼᱟ ᱟᱨ ᱚᱠᱚᱭ ᱠᱚ ᱵᱟᱯᱮ ᱵᱟᱯᱮ ᱠᱩᱥᱤᱭᱟᱜ ᱠᱟᱱ ᱨᱮᱦᱚᱸ ᱩᱱᱠᱩ ᱠᱚᱦᱚᱸ ᱮᱴᱟᱜ ᱵᱷᱤᱰᱤᱭᱳ ᱠᱚᱯᱮ ᱧᱮᱞᱮᱜᱼᱟ ᱟᱞᱮᱭᱟᱜ ᱵᱷᱤᱰᱤᱭᱳ ᱠᱚᱦᱚᱸ ᱧᱮᱞ ᱠᱟᱛᱮᱫ ᱠᱟᱹᱴᱤᱡ ᱟᱞᱮ ᱠᱚᱦᱚᱸ ᱢᱳᱴᱤᱵᱷᱮᱴ ᱧᱚᱜ ᱞᱮᱯᱮ ᱡᱟᱦᱟᱸ ᱯᱷᱚᱞᱚ ᱨᱮᱠᱤ ᱟᱞᱮ ᱦᱚᱸ ᱱᱚᱝᱠᱟ ᱜᱮ ᱱᱮᱠᱥᱴ ᱵᱷᱤᱰᱤᱭᱳ ᱠᱚᱞᱮ ᱟᱲᱟᱜᱟ ᱢᱟ ᱛᱚᱵᱮ ᱠᱷᱟᱱ ᱫᱚ ᱱᱤᱱᱟᱹᱜ ᱨᱮᱜᱮᱧ ᱢᱩᱪᱟᱹᱫᱮᱜᱼᱟ ᱡᱚᱦᱟᱨ ᱜᱮ